ᱵᱤᱥᱩᱭ ᱵᱚᱱᱚᱛ ᱢᱮᱱᱫᱚ ᱡᱩᱲᱤᱭᱟᱹ ᱯᱚᱧᱪᱟᱭᱮᱛ ᱜᱟᱲ ᱜᱟᱹᱰᱤ ᱟᱹᱛᱩ ᱨᱮ ᱢᱤᱫ ᱦᱚᱲ ᱥᱚᱢᱯᱨᱚᱫᱟᱭ ᱠᱩᱲᱤ ᱦᱚᱯᱚᱱ ᱵᱩᱨᱩ ᱛᱮ ᱞᱟᱲ ᱢᱟᱜ ᱮ ᱪᱟᱞᱟᱣ ᱞᱮᱱ ᱛᱟᱦᱮᱸᱫ ᱢᱮᱱᱠᱷᱟᱱ ᱵᱩᱨᱩ ᱦᱟᱹᱛᱤ ᱥᱟᱞᱟᱜ ᱧᱟᱯᱟᱢ ᱠᱟᱛᱮ ᱟᱡᱟᱜ ᱡᱤᱣᱤ ᱵᱟᱹᱛᱤ ᱤᱬᱤᱡ ᱟᱠᱟᱱᱟ ᱚᱱᱟ ᱥᱟᱶᱛᱮ ᱟᱡᱤᱡ ᱢᱤᱫᱴᱤᱡ ᱜᱤᱫᱽᱨᱟᱹ ᱦᱚᱸᱭ ᱤᱫᱤ ᱛᱟᱨᱟ ᱞᱮᱫᱮ ᱛᱟᱦᱮᱸᱫ ᱵᱩᱨᱩ ᱢᱮᱱᱠᱷᱟᱱ ᱩᱱᱤ ᱜᱤᱫᱽᱨᱟᱹ ᱦᱚᱯᱚᱱᱟᱜ ᱡᱤᱣᱤ ᱵᱟᱹᱛᱤ ᱫᱚ ᱵᱟᱧᱪᱟᱣ ᱟᱠᱟᱱᱟ ᱢᱮᱱᱠᱷᱟᱱ ᱟᱡᱤᱡ ᱡᱟᱱᱟᱢ ᱟᱭᱳᱣᱟᱜ ᱡᱤᱣᱤ ᱵᱟᱹᱛᱤ ᱫᱚ ᱛᱟᱭ ᱚᱸᱰᱮ ᱜᱮ ᱦᱟᱹᱛᱤ ᱥᱟᱞᱟᱜ ᱥᱚᱝᱜᱷᱚᱨᱥ ᱠᱟᱛᱮ ᱟᱡᱟᱜ ᱡᱤᱣᱤ ᱵᱟᱹᱛᱤ ᱛᱟᱭ ᱟᱵᱚ ᱫᱚ ᱱᱟᱦᱟᱜ ᱵᱚᱱ ᱥᱚᱦᱚᱨ ᱥᱮᱴᱮᱨ ᱟᱠᱟᱱᱟ ᱢᱮᱱᱫᱚ ᱱᱚᱜᱼᱚᱭ ᱡᱩᱲᱤᱭᱟᱹ ᱡᱩᱯᱤ ᱜᱟᱨᱜᱟᱹᱰᱤ ᱟᱹᱛᱩ ᱛᱮ ᱛᱮᱦᱮᱧ ᱱᱚᱸᱰᱮ ᱢᱮᱱ ᱫᱚ ᱦᱚ ᱥᱟᱢᱯᱨᱚᱫᱟᱭ ᱨᱮᱱ ᱦᱚᱲ ᱢᱤᱫᱴᱤᱡ ᱢᱟᱱᱮ ᱠᱟᱛᱷᱟ ᱨᱮᱠᱚ ᱢᱮᱱᱟ ᱟᱹᱫᱤᱵᱟᱹᱥᱤ ᱠᱚᱣᱟᱜ ᱫᱚ ᱵᱩᱨᱩ ᱨᱮᱜᱮ ᱛᱟᱠᱚ ᱡᱤᱵᱤᱠᱟ ᱛᱮᱦᱮᱧ ᱵᱩᱨᱩ ᱠᱷᱚᱱ ᱫᱷᱩᱬᱟᱹ ᱥᱟᱠᱟᱢ ᱥᱟᱦᱟᱱ ᱥᱟᱠᱟᱢ ᱨᱮᱜᱮ ᱟᱠᱚᱣᱟᱜ ᱯᱚᱱᱛᱷᱟ ᱛᱮᱦᱮᱧ ᱥᱮᱛᱟᱜ ᱢᱤᱱᱤᱢᱟᱢ ᱥᱟᱛ ᱵᱟᱡᱮ ᱜᱟᱱ ᱛᱮᱦᱮᱧ ᱵᱟᱝ ᱫᱚ ᱥᱟᱦᱟᱱ ᱟᱹᱜᱩᱭ ᱪᱟᱞᱟᱣ ᱞᱮᱱ ᱛᱟᱦᱮᱸᱫ ᱵᱩᱨᱩ ᱦᱟᱹᱛᱤ ᱥᱟᱞᱟᱜ ᱥᱟᱢᱱᱟ ᱞᱮᱱ ᱛᱟᱦᱮᱸᱫ ᱠᱤᱱ ᱥᱟᱢᱱᱟ ᱵᱷᱤᱛᱨᱤ ᱨᱮ ᱟᱡᱟᱜ ᱡᱤᱣᱤ ᱵᱟᱹᱛᱤ ᱦᱚᱸ ᱤᱬᱤᱡ ᱟᱠᱟᱱᱟ ᱢᱮᱱᱠᱷᱟᱱ ᱛᱮᱦᱮᱧ ᱱᱚᱰᱮ ᱯᱷᱚᱨᱮᱥᱴ ᱰᱤᱯᱟᱨᱴᱢᱮᱱᱴ ᱠᱚᱵᱤᱱ ᱧᱮᱞ ᱫᱟᱲᱮᱭᱟᱠᱚ ᱠᱟᱱ ᱜᱮᱭᱟ ᱯᱮ ᱛᱮᱦᱮᱧ ᱱᱚᱰᱮ ᱟᱹᱫᱤᱵᱟᱹᱥᱤ ᱛᱮᱦᱮᱧ ᱵᱩᱨᱩ ᱟᱛᱚᱢ ᱨᱮᱠᱚ ᱛᱟᱦᱮᱱ ᱠᱟᱱᱟ ᱥᱚᱛᱚ ᱢᱮᱱᱠᱷᱟᱱ ᱠᱩᱞ ᱵᱟᱱᱟ ᱦᱟᱹᱛᱤ ᱥᱟᱞᱟᱜ ᱟᱠᱚᱣᱟᱜ ᱥᱚᱝᱜᱷᱚᱨᱥᱚ ᱦᱩᱭᱩᱜ ᱠᱟᱱᱟ ᱛᱮᱦᱮᱧ ᱠᱳᱴᱤ ᱠᱳᱴᱤ ᱥᱚᱨᱠᱟᱨᱟᱜ ᱱᱤᱛᱤ ᱱᱤᱭᱚᱢ ᱛᱟᱦᱮᱱ ᱠᱟᱱ ᱨᱮᱦᱚᱸ ᱜᱮ ᱛᱮᱦᱮᱧ ᱛᱮᱦᱮᱧ ᱡᱩᱫᱤ ᱱᱩᱭ ᱦᱚᱲᱟᱜ ᱦᱟᱹᱛᱤ ᱥᱟᱞᱟᱜ ᱧᱟᱯᱟᱢ ᱠᱟᱛᱮ ᱟᱡᱟᱜ ᱡᱤᱣᱤ ᱵᱟᱹᱛᱤ ᱤᱬᱤᱡ ᱮᱱᱟ ᱢᱮᱱᱠᱷᱟᱱ ᱥᱚᱨᱠᱟᱨ ᱴᱷᱤᱠ ᱴᱟᱭᱤᱢ ᱨᱮ ᱟᱠᱚᱣᱟᱜ ᱨᱟᱥᱤ ᱦᱚᱸ ᱵᱟᱭ ᱮᱢ ᱫᱟᱲᱮᱭᱟᱜ ᱠᱟᱱᱟ ᱧᱩᱛᱩᱢ ᱫᱚ ᱥᱟᱱ ᱵᱟᱴᱟ ᱟᱨ ᱱᱤᱭᱟᱹ ᱦᱚᱱᱮᱨᱮ ᱪᱮᱫ ᱞᱮᱠᱟᱛᱮ ᱱᱤᱝᱠᱟᱹᱭᱮᱱᱟ